ᱛᱚ ᱛᱤᱦᱤᱧ ᱜᱟᱯᱟ ᱵᱚᱱ ᱧᱮᱞ ᱠᱷᱟᱡ ᱠᱤᱪᱷᱩ ᱠᱩᱲᱤ ᱦᱚᱲ ᱨᱤᱞᱥ ᱵᱷᱤᱰᱤᱭᱳ ᱨᱮᱫᱚ ᱵᱟᱠᱚ ᱞᱟᱡᱟᱜ ᱠᱟᱱᱟ ᱚᱛᱷᱚᱪᱚ ᱟᱠᱚᱣᱟᱜ ᱯᱮᱴ ᱡᱮᱴᱟ ᱯᱤᱨᱤᱭᱳᱰᱥ ᱨᱮᱱᱟᱜ ᱯᱮᱴ ᱛᱟᱦᱮᱱᱟ ᱚᱱᱟ ᱥᱚᱢᱚᱱᱫᱷᱮ ᱨᱚᱲ ᱫᱚᱠᱚ ᱞᱟᱡᱟᱜᱼᱟ ᱜᱚᱜᱚ ᱦᱚᱲ ᱵᱚᱱ ᱧᱮᱞ ᱠᱚᱣᱟ ᱮᱴᱟᱜ ᱠᱚᱲᱟ ᱥᱟᱛᱮ ᱡᱚᱠᱷᱚᱱ ᱥᱚᱢᱯᱚᱨᱠᱚ ᱠᱚ ᱫᱚᱦᱚᱭᱮᱫᱟ ᱚᱱᱟ ᱛᱮᱫᱚ ᱵᱟᱠᱚ ᱞᱟᱡᱟᱜ ᱠᱟᱱᱟ ᱚᱛᱷᱚᱪᱚ ᱩᱱᱠᱩ ᱡᱩᱫᱤ ᱢᱟᱨᱥᱤᱠ ᱨᱮᱱᱟᱜ ᱵᱮᱛᱷᱟᱢ ᱢᱮᱛᱟ ᱠᱚ ᱠᱷᱟᱡ ᱚᱱᱟ ᱱᱤᱭᱮ ᱨᱚᱲ ᱤᱧ ᱡᱚᱠᱷᱚᱡ ᱫᱚ ᱟᱭᱢᱟ ᱠᱚ ᱞᱟᱡᱟᱜᱼᱟ ᱠᱚᱲᱟ ᱠᱚᱦᱚᱸᱢ ᱧᱮᱞ ᱠᱚᱣᱟ ᱡᱩᱫᱤ ᱠᱚᱱᱰᱚᱢ ᱯᱮᱠᱮᱴ ᱱᱤᱭᱮ ᱡᱟᱦᱟᱱᱟᱜ ᱨᱚᱲᱮᱢ ᱢᱮᱛᱟ ᱠᱚ ᱠᱷᱟᱡ ᱚᱱᱟ ᱱᱤᱭᱮ ᱫᱚ ᱟᱭᱢᱟ ᱠᱚ ᱞᱟᱡᱟᱜᱼᱟ ᱚᱛᱷᱚᱪᱚ ᱥᱮᱛᱟ ᱞᱮᱠᱟ ᱦᱟᱱᱛᱮ ᱠᱚ ᱢᱮᱞᱟ ᱠᱚᱨᱮ ᱠᱩᱲᱤ ᱠᱚ ᱯᱟᱸᱡᱟᱭᱮᱫ ᱠᱚᱣᱟ ᱚᱱᱛᱮ ᱫᱚ ᱞᱟᱡᱟᱣ ᱫᱚ ᱵᱟᱝ ᱛᱟᱦᱮᱱ ᱠᱟᱱ ᱛᱟᱠᱚᱣᱟ ᱵᱟᱵᱟ ᱦᱚᱲ ᱦᱚᱸᱢ ᱧᱮᱞᱮᱭᱟ ᱥᱚᱢᱟᱡᱽ ᱨᱮ ᱢᱤᱫᱴᱮᱡ ᱥᱮᱠᱥ ᱥᱤᱠᱠᱷᱟ ᱱᱤᱭᱮ ᱡᱟᱦᱟᱱᱟᱜ ᱠᱚ ᱜᱚᱞᱯᱚᱭᱟ ᱚᱱᱛᱮ ᱫᱚᱠᱚ ᱞᱟᱡᱟᱜᱼᱟ ᱚᱛᱷᱚᱪᱚ ᱟᱴᱮᱫ ᱨᱮ ᱟᱡ ᱵᱟᱹᱦᱩ ᱠᱩᱲᱤ ᱚᱠᱟᱴᱟᱜ ᱴᱮᱵᱽᱞᱮᱴ ᱡᱚᱢ ᱠᱟᱛᱮ ᱥᱩᱠᱮ ᱮᱢᱟᱭ ᱠᱟᱱᱟ ᱚᱱᱟ ᱱᱤᱭᱮ ᱫᱚ ᱵᱚᱞᱮ ᱟᱵᱟᱨ ᱟᱭᱢᱟ ᱠᱤᱪᱷᱩᱭ ᱪᱷᱚᱲᱟᱣᱫᱟᱭ

ᱛᱚ ᱥᱟᱵᱷᱟᱵᱤᱠ ᱵᱷᱟᱵᱮ ᱡᱩᱫᱤ ᱵᱚᱱ ᱧᱮᱞ ᱞᱮᱠᱷᱟᱡ ᱟᱵᱚᱣᱟᱜ ᱥᱚᱢᱟᱡᱽ ᱨᱮ ᱟᱞᱳᱪᱚᱱᱟ ᱨᱮᱱᱟᱜ ᱴᱚᱯᱤᱠ ᱪᱮᱫ ᱛᱟᱦᱮᱱ ᱠᱟᱱᱟ ᱡᱟᱹᱥᱛᱤᱨ ᱵᱷᱟᱜᱽ ᱱᱤᱭᱟᱹ ᱠᱚ ᱱᱤᱭᱮ ᱜᱮ ᱟᱞᱳᱪᱚᱱᱟᱜ ᱠᱟᱱᱟ ᱯᱷᱟᱞᱱᱟ ᱦᱟᱹᱱᱤ ᱥᱟᱛᱮᱭ ᱥᱟᱵ ᱧᱟᱢ ᱱᱟ ᱯᱷᱟᱞᱱᱟ ᱱᱩᱭ ᱥᱟᱛᱮᱭ ᱥᱟᱵ ᱧᱟᱢ ᱱᱟ ᱱᱤᱭᱟᱹ ᱠᱚ ᱱᱤᱭᱮ ᱪᱟᱞᱟᱜ ᱠᱟᱱᱟ ᱰᱟᱦᱟᱨ ᱛᱮ ᱚᱠᱚᱭ ᱜᱚᱜᱚ ᱦᱚᱲ ᱠᱚ ᱪᱟᱞᱟᱜ ᱠᱟᱱᱟ ᱩᱱᱠᱩᱣᱟᱜ ᱦᱚᱲᱢᱚ ᱱᱤᱭᱮ ᱵᱚᱱ ᱛᱩᱞᱚᱱᱟᱭᱫᱟ ᱠᱚᱲᱟ ᱠᱚᱣᱟᱜ ᱡᱟᱹᱥᱛᱤ ᱦᱚᱲᱢᱚ ᱱᱤᱭᱮ ᱵᱚᱱ ᱛᱩᱞᱚᱱᱟᱭᱫᱟ ᱦᱟᱹᱱᱤᱭᱟᱜ ᱦᱚᱲᱢᱚ ᱧᱮᱞ ᱛᱟᱭ ᱢᱮ ᱱᱚᱝᱠᱟᱭ ᱢᱮ ᱱᱚᱝᱠᱟ ᱢᱮᱱᱟᱜ ᱛᱟᱭᱟ ᱦᱟᱱᱠᱟ ᱢᱮᱱᱟᱜ ᱛᱟᱭᱟ ᱛᱚ ᱱᱤᱭᱟᱹ ᱠᱚ ᱠᱤᱱᱛᱩ ᱥᱮᱠᱥ ᱥᱤᱠᱠᱷᱟ ᱠᱤ ᱦᱩᱭᱩᱜ ᱠᱟᱱᱟ ᱢᱤᱫᱴᱮᱡ ᱵᱮᱰ ᱤᱢᱮᱡᱽ ᱜᱮᱭ ᱫᱚᱦᱚᱭᱫᱟ ᱛᱚ ᱛᱤᱦᱤᱧ ᱟᱵᱚ ᱥᱚᱢᱟᱡᱽ ᱨᱮ ᱪᱮᱫ ᱠᱚ ᱱᱤᱭᱮ ᱡᱟᱹᱥᱛᱤ ᱟᱞᱳᱪᱚᱱᱟ ᱦᱩᱭᱩᱜ ᱠᱟᱱᱟ ᱡᱮ ᱯᱷᱟᱞᱱᱟ ᱦᱟᱹᱱᱤ ᱥᱟᱛᱮ ᱥᱟᱵ ᱧᱟᱢ ᱮᱱᱟ ᱯᱷᱟᱞᱱᱟ ᱱᱩᱭ ᱥᱟᱛᱮ ᱠᱚ ᱥᱟᱵ ᱠᱮᱫᱮᱭᱟ ᱱᱤᱭᱟᱹ ᱠᱚ ᱱᱤᱭᱮ ᱡᱟᱹᱥᱛᱤ ᱟᱞᱳᱪᱚᱱᱟ ᱦᱩᱭᱩᱜ ᱠᱟᱱᱟ ᱚᱠᱚᱭᱴᱟᱜ ᱦᱚᱲ ᱚᱠᱚᱭᱴᱟᱜ ᱥᱟᱛᱮ ᱚᱠᱟᱨᱮ ᱪᱮᱫ ᱮ ᱧᱟᱯᱟᱢᱚᱜ ᱠᱟᱱᱟ ᱵᱟᱭ ᱧᱟᱯᱟᱢᱚᱜ ᱠᱟᱱᱟ ᱱᱤᱭᱟᱹ ᱠᱚ ᱱᱤᱭᱮ ᱡᱟᱹᱥᱛᱤ ᱠᱚ ᱟᱞᱳᱪᱚᱱᱟᱭ ᱫᱟᱠᱚ ᱚᱨᱛᱷᱟᱛ ᱥᱮᱠᱥ ᱥᱤᱠᱠᱷᱟ ᱨᱮᱱᱟᱜ ᱠᱤᱱᱛᱩ ᱚᱠᱚᱭ ᱦᱚᱸ ᱟᱞᱳᱪᱚᱱᱟ ᱫᱚ ᱵᱟᱠᱚ ᱢᱮᱱᱫᱟ ᱟᱨ ᱡᱟ ᱠᱚ ᱟᱞᱳᱪᱚᱱᱟᱭᱫᱟ ᱮᱠᱮᱱ ᱥᱚᱢᱟᱡᱽ ᱞᱟᱹᱜᱤᱫ ᱠᱤᱱᱛᱩ ᱵᱮᱰ ᱤᱢᱮᱡᱽ ᱡᱟᱹᱥᱛᱤᱨ ᱵᱷᱟᱜᱽ ᱜᱮ ᱛᱟᱦᱮᱱ ᱠᱟᱱᱟ ᱛᱤᱦᱤᱧ ᱜᱟᱯᱟ ᱨᱮᱱᱟᱜ ᱛᱤᱦᱤᱧ ᱨᱮᱱ ᱦᱚᱸ ᱠᱟᱹᱴᱤᱡ ᱠᱟᱹᱴᱤᱡ ᱜᱤᱫᱽᱨᱟᱹ ᱠᱚ ᱡᱩᱫᱤ ᱞᱟᱹᱴᱩ ᱠᱚᱲᱟ ᱥᱟᱛᱮ ᱠᱚ ᱫᱩᱲᱩᱵ ᱢᱤᱫᱚᱜ ᱠᱷᱟᱡ ᱛᱚ ᱩᱱᱠᱩ ᱴᱷᱮᱡ ᱮᱢᱚᱱ ᱠᱤᱪᱷᱩ ᱠᱟᱛᱷᱟ ᱠᱚ ᱟᱸᱡᱚᱢᱟᱠᱚ ᱞᱟᱹᱴᱩ ᱠᱚᱲᱟ ᱠᱚᱠᱚ ᱜᱚᱞᱯᱷᱚ ᱵᱟᱲᱟᱭᱟᱠᱚ ᱡᱮ ᱦᱟᱱᱟ ᱢᱮᱞᱟᱧ ᱪᱟᱞᱟᱣᱱᱟ ᱠᱩᱲᱤᱧ ᱯᱚᱴᱟᱣ ᱠᱮᱫᱮᱭᱟ ᱢᱤᱫ ᱧᱤᱫᱟᱹ ᱞᱟᱹᱜᱤᱫ ᱱᱚᱝᱠᱟ ᱦᱩᱭᱱᱟ ᱩᱱᱤ ᱠᱟᱹᱴᱤᱡ ᱜᱤᱫᱽᱨᱟᱹ ᱚᱱᱠᱟ ᱠᱚ ᱟᱸᱡᱚᱢ ᱦᱚᱪᱚᱭᱮᱫᱮ ᱠᱟᱱᱟ ᱞᱟᱹᱴᱩ ᱦᱚᱲ ᱴᱷᱮᱱ ᱡᱩᱫᱤᱢ ᱪᱟᱞᱟᱜ ᱠᱷᱟᱱ ᱩᱱᱠᱩ ᱦᱚᱸ ᱮᱢᱚᱱ ᱠᱚ ᱢᱮᱱᱟ ᱱᱟᱣᱟ ᱱᱟᱣᱟ ᱵᱟᱯᱞᱟ ᱱᱚᱝᱠᱟ ᱦᱩᱭᱩᱜ ᱠᱟᱱᱟ ᱦᱟᱱᱠᱟ ᱦᱩᱭᱩᱜ ᱠᱟᱱᱟ ᱟᱴᱮᱫ ᱨᱮ ᱱᱤᱭᱟᱹ ᱯᱨᱚᱵᱞᱮᱢ ᱦᱟᱱᱟ ᱯᱨᱚᱵᱞᱮᱢ ᱮᱢᱚᱱ ᱮᱢᱚᱱ ᱠᱤᱪᱷᱩ ᱠᱚ ᱜᱚᱞᱯᱚᱭᱟ ᱡᱮᱜᱩᱞᱳ ᱠᱤᱱᱛᱩ ᱦᱤᱰᱮᱱ ᱛᱟᱦᱮᱸ ᱫᱚᱨᱠᱟᱨ ᱛᱚ ᱟᱵᱚᱣᱟᱜ ᱥᱚᱢᱟᱡᱽ ᱨᱮᱱᱟᱜ ᱡᱩᱫᱤ ᱥᱤᱠᱠᱷᱟ ᱱᱤᱭᱮ ᱡᱩᱫᱤ ᱵᱚᱱ ᱧᱮᱞ ᱠᱷᱟᱱ ᱥᱮᱠᱥ ᱨᱮᱱᱟᱜ ᱥᱤᱠᱠᱷᱟ ᱱᱤᱭᱮ ᱮᱢᱚᱱ ᱪᱮᱫ ᱦᱩᱭᱩᱜ ᱠᱟᱱᱟ ᱡᱮ ᱡᱤᱱᱤᱥ ᱩᱠᱩ ᱨᱮᱱᱟᱜ ᱫᱚᱨᱠᱟᱨ ᱚᱱᱟ ᱫᱚ ᱮᱠᱵᱟᱨᱮ ᱥᱟᱢᱟᱝ ᱨᱮᱵᱚᱱ ᱟᱞᱳᱪᱚᱱᱟᱭᱮᱫᱟ ᱫᱩᱲᱩᱵ ᱧᱟᱯᱟᱢ ᱨᱮᱜᱮ ᱡᱮ ᱡᱤᱱᱤᱥ ᱟᱞᱳᱪᱚᱱᱟ ᱨᱮᱱᱟᱜ ᱫᱚᱨᱠᱟᱨ ᱚᱱᱟ ᱫᱚᱵᱚᱱ ᱩᱠᱩᱭ ᱫᱟᱵᱚᱱ ᱚᱠᱟ ᱞᱮᱠᱟ ᱛᱮᱦᱮᱧ ᱡᱚᱠᱷᱚᱱ ᱢᱤᱫᱴᱮᱱ ᱠᱩᱲᱤ ᱜᱮ ᱦᱟᱨᱟ ᱵᱩᱨᱩᱜᱼᱟ ᱩᱱᱤᱭᱟᱜ ᱦᱚᱲᱢᱚ ᱨᱮ ᱠᱤᱱᱛᱩ ᱦᱚᱨᱢᱚᱱ ᱨᱮᱱᱟᱜ ᱟᱭᱢᱟ ᱠᱤᱪᱷᱩ ᱪᱮᱧᱡᱮᱥ ᱦᱤᱡᱩᱜᱼᱟ ᱯᱷᱚᱞᱮ ᱠᱤᱱᱛᱩ ᱟᱭᱢᱟ ᱨᱚᱠᱚᱢ ᱩᱱᱤ ᱴᱷᱮᱱ ᱠᱤᱱᱛᱩ ᱮᱠᱴᱤᱵᱷᱤᱴᱤ ᱧᱮᱞᱚᱜᱼᱟ ᱠᱤᱱᱛᱩ ᱤᱧ ᱡᱚᱠᱷᱚᱱ ᱚᱱᱟ ᱡᱤᱱᱤᱥ ᱫᱚ ᱟᱵᱚ ᱢᱚᱡᱽ ᱛᱮ ᱵᱟᱵᱚᱱ ᱟᱞᱳᱪᱚᱱᱟᱭᱟ ᱡᱮ ᱡᱚᱠᱷᱚᱱ ᱢᱤᱫᱴᱮᱱ ᱠᱩᱲᱤ ᱦᱟᱨᱟ ᱵᱩᱨᱩᱜᱼᱟ ᱩᱱᱤ ᱪᱚᱴᱨᱮ ᱪᱮᱫ ᱪᱮᱫ ᱮᱠᱴᱤᱵᱷᱤᱴᱤ ᱦᱩᱭᱩᱜᱼᱟ ᱚᱱᱟ ᱠᱚ ᱱᱤᱭᱮ ᱫᱚ ᱵᱟᱵᱚᱱ ᱟᱞᱳᱪᱚᱱᱟᱭᱟ ᱚᱱᱟ ᱠᱚᱫᱚ ᱩᱠᱩ ᱜᱮᱵᱚᱱ ᱫᱚᱦᱚᱭᱟ ᱛᱚ ᱢᱤᱫᱴᱮᱡ ᱡᱤᱱᱤᱥ ᱡᱚᱠᱷᱚᱱ ᱵᱚᱱ ᱠᱷᱮᱭᱟᱞ ᱟᱹᱜᱩ ᱠᱟᱫᱟ ᱡᱮ ᱟᱵᱚ ᱥᱟᱱᱛᱟᱲ ᱥᱚᱢᱟᱡᱽ ᱨᱮ ᱢᱤᱫᱴᱮᱡ ᱱᱤᱭᱚᱢ ᱢᱮᱱᱟᱜᱼᱟ ᱡᱮ ᱚᱠᱚᱭᱟᱜ ᱡᱟᱹᱛ ᱢᱤᱫ ᱜᱮᱭᱟ ᱩᱱᱠᱩ ᱫᱚ ᱵᱟᱵᱚᱱ ᱵᱟᱯᱞᱟ ᱫᱟᱲᱮ ᱠᱚᱣᱟ ᱚᱨᱛᱷᱟᱛ ᱡᱩᱫᱤ ᱵᱟᱯᱞᱟ ᱦᱩᱭᱩᱜ ᱠᱷᱟᱡ ᱮᱴᱟᱜ ᱡᱟᱹᱛ ᱨᱮ ᱟᱨ ᱱᱤᱭᱟᱹ ᱱᱤᱭᱮ ᱢᱤᱫᱴᱮᱡ ᱵᱷᱚᱭ ᱠᱤᱱᱛᱩ ᱟᱵᱚ ᱢᱚᱫᱽᱫᱷᱮ ᱱᱤᱛᱚᱜ ᱦᱚᱸᱭ ᱠᱟᱹᱢᱤᱭᱟ ᱡᱮ ᱢᱤᱫ ᱡᱟᱹᱛ ᱨᱮᱱ ᱠᱩᱲᱤ ᱠᱤᱱᱛᱩ ᱵᱟᱵᱚᱱ ᱵᱟᱯᱞᱟ ᱫᱟᱲᱮ ᱠᱚᱣᱟ ᱟᱨ ᱱᱤᱭᱟᱹ ᱵᱷᱚᱭ ᱠᱤᱱᱛᱩ ᱡᱚᱛᱚ ᱦᱚᱲ ᱴᱷᱮᱡ ᱜᱮ ᱠᱟᱹᱢᱤᱭᱟ ᱚᱨᱛᱷᱟᱛ ᱱᱤᱭᱟᱹ ᱠᱟᱛᱷᱟ ᱡᱮᱵᱷᱟᱵᱮ ᱟᱵᱚ ᱵᱚᱱ ᱪᱮᱫ ᱟᱹᱜᱩ ᱠᱟᱫᱟ ᱴᱷᱤᱠ ᱥᱮᱢ ᱵᱷᱟᱵᱮ ᱡᱩᱫᱤ ᱡᱟᱦᱟᱱᱟᱜ ᱥᱮᱠᱥ ᱱᱤᱭᱮ ᱥᱤᱠᱠᱷᱟ ᱡᱩᱫᱤ ᱵᱚᱱ ᱟᱸᱡᱚᱢ ᱟᱹᱜᱩ ᱠᱟᱜ ᱠᱷᱟᱡ ᱛᱟᱦᱚᱞᱮ ᱯᱨᱚᱛᱛᱮᱠᱴᱤ ᱠᱚᱲᱟ ᱦᱳᱠ ᱠᱩᱲᱤ ᱦᱳᱠ ᱠᱤᱱᱛᱩ ᱢᱤᱫᱴᱮᱡ ᱵᱚᱛᱚᱨ ᱛᱟᱦᱮᱱᱟ ᱢᱚᱱ ᱨᱮ ᱟᱨ ᱚᱱᱟ ᱦᱤᱥᱟᱹᱵ ᱜᱮ ᱠᱤᱱᱛᱩ ᱟᱵᱚ ᱮᱠᱴᱤᱵᱷᱤᱴᱤ ᱵᱚᱱ ᱠᱚᱨᱟᱣᱟ ᱡᱮᱠᱷᱟᱱᱮ ᱧᱮᱞᱚᱜ ᱠᱟᱱᱟ ᱛᱮᱦᱮᱧ ᱪᱮᱫ ᱦᱩᱭᱩᱜ ᱠᱟᱱᱟ ᱢᱤᱫᱴᱮᱡ ᱠᱩᱲᱤᱭᱟᱜ ᱟᱭᱟᱜ ᱢᱟᱥᱤᱠ ᱨᱮᱱᱟᱜ ᱴᱟᱭᱤᱢ ᱦᱮᱡ ᱠᱟᱱ ᱛᱟᱭᱟ ᱯᱤᱨᱤᱭᱚᱰᱥ ᱨᱮᱱᱟᱜ ᱦᱟᱹᱥᱩᱭᱮᱫᱮ ᱠᱟᱱᱟ ᱠᱤᱱᱛᱩ ᱥᱮᱠᱥ ᱱᱤᱭᱮ ᱱᱤᱭᱟᱹ ᱥᱟᱨᱤᱨᱤᱠ ᱥᱚᱢᱚᱥᱥᱟ ᱱᱤᱭᱮ

ᱟᱨ ᱩᱱᱠᱩ ᱠᱷᱟᱹᱞᱤ ᱢᱤᱫᱴᱮᱡ ᱠᱚ ᱢᱮᱱᱟ ᱦᱮᱸ ᱠᱟᱹᱢᱤ ᱢᱮᱱ ᱞᱮᱠᱷᱟᱡ ᱜᱚᱜᱚ ᱦᱚᱲ ᱜᱮ ᱡᱮᱴᱟ ᱵᱚᱱ ᱧᱮᱞ ᱠᱚᱠᱷᱟᱡ ᱠᱟᱹᱢᱤᱭᱟᱜ ᱠᱟᱛᱷᱟ ᱟᱸᱡᱚᱢ ᱛᱮᱜᱮ ᱞᱟᱡ ᱦᱟᱹᱥᱩ ᱧᱟᱢᱮᱫ ᱢᱮᱭᱟ ᱰᱟᱭᱨᱮᱠᱴ ᱱᱚᱝᱠᱟ ᱠᱚ ᱢᱮᱛᱟ ᱠᱚ ᱠᱟᱱᱟ ᱛᱚ ᱩᱱᱠᱩ ᱴᱷᱮᱡ ᱫᱚ ᱱᱤᱭᱟᱹ ᱠᱚ ᱱᱤᱭᱮ ᱚᱠᱚᱭᱮ ᱟᱞᱳᱪᱚᱱᱟᱭᱟ ᱠᱟᱹᱴᱤᱡ ᱠᱟᱹᱴᱤᱡ ᱠᱚᱲᱟ ᱜᱤᱫᱽᱨᱟᱹ ᱠᱚᱦᱚᱸ ᱡᱟᱦᱟᱱᱟᱜ ᱪᱮᱫ ᱫᱟᱠᱚ ᱵᱟᱠᱚ ᱪᱮᱫ ᱫᱟ ᱱᱤᱭᱟᱹ ᱠᱟᱛᱷᱟ ᱫᱚ ᱞᱟᱹᱴᱩ ᱦᱚᱲ ᱴᱷᱮᱡ ᱠᱷᱚᱡ ᱦᱚᱸᱠᱚ ᱟᱸᱡᱚᱢ ᱫᱟᱠᱚ ᱮᱢᱚᱱ ᱵᱷᱟᱵᱮ ᱠᱚ ᱟᱸᱡᱚᱢᱫᱟ ᱞᱟᱹᱴᱩ ᱦᱚᱲ ᱠᱚ ᱜᱚᱞᱯᱷᱚᱭ ᱫᱟᱠᱚ ᱦᱟᱸᱰᱮ ᱢᱮᱞᱟᱧ ᱪᱟᱞᱟᱣᱱᱟ ᱦᱟᱹᱱᱤ ᱠᱩᱲᱤᱧ ᱧᱟᱢ ᱠᱮᱫᱮᱭᱟ ᱦᱟᱸᱰᱮᱧ ᱯᱚᱴᱟᱣ ᱠᱮᱫᱮᱭᱟ ᱛᱮᱦᱮᱧ ᱦᱟᱸᱰᱮᱧ ᱤᱫᱤ ᱠᱮᱫᱮᱭᱟ ᱱᱩᱭᱤᱧ ᱟᱹᱜᱩ ᱠᱮᱫᱮᱭᱟ ᱱᱤᱭᱟᱹ ᱠᱚ ᱠᱟᱛᱷᱟ ᱠᱚ ᱟᱸᱡᱚᱢᱫᱟ ᱛᱚ ᱩᱱᱤ ᱠᱚᱲᱟ ᱡᱚᱠᱷᱚᱱᱮ ᱦᱟᱨᱟᱜ ᱠᱟᱱᱟᱭ ᱩᱱᱤ ᱴᱷᱮᱱ ᱦᱚᱸ ᱢᱤᱫᱴᱮᱡ ᱟᱯᱥᱳᱥ ᱦᱩᱭᱩᱜ ᱠᱟᱱ ᱛᱟᱭᱟ ᱦᱮᱸ ᱩᱢᱩᱠᱮ ᱱᱤᱭᱟᱹ ᱵᱚᱭᱮᱥ ᱨᱮ ᱱᱚᱝᱠᱟ ᱠᱮᱫᱟᱭ ᱦᱟᱱᱠᱟ ᱠᱮᱫᱟᱭ ᱟᱨ ᱩᱱᱤ ᱴᱷᱮᱱ ᱦᱚᱸ ᱢᱤᱫᱴᱮᱡ ᱴᱟᱱ ᱦᱤᱡᱩᱜ ᱠᱟᱱᱟ ᱤᱧ ᱫᱚ ᱪᱮᱫᱟᱜ ᱵᱟᱹᱧ ᱱᱚᱝᱠᱟ ᱫᱟᱲᱮᱭᱟᱜ ᱠᱟᱱᱟ ᱛᱚ ᱚᱱᱟ ᱠᱚ ᱱᱤᱭᱟᱹ ᱦᱚᱸ ᱠᱤᱱᱛᱩ ᱩᱱᱤᱭᱟᱜ ᱥᱚᱢᱚᱥᱥᱟ ᱩᱫᱩᱜᱚᱜ ᱠᱟᱱ ᱛᱟᱭᱟ ᱚᱨᱛᱷᱟᱛ ᱮᱴᱟᱜ ᱥᱮᱡ ᱠᱤᱱᱛᱩ ᱢᱚᱱᱚᱡᱳᱜᱽ ᱦᱚᱸ ᱵᱟᱭ ᱮᱢᱟ ᱠᱟᱨᱚᱱ ᱢᱤᱫᱴᱮᱡ ᱟᱯᱥᱳᱥ ᱴᱟᱭᱤᱯ ᱞᱮᱠᱟ ᱡᱚᱱᱢᱟᱣᱟᱭ ᱠᱟᱱᱟ ᱛᱚ ᱱᱤᱭᱟᱹ ᱠᱚ ᱥᱤᱠᱠᱷᱟ ᱫᱚ ᱚᱠᱚᱭᱮ ᱮᱢᱟᱣᱟᱭᱟ ᱛᱮᱦᱮᱧ ᱛᱤᱦᱤᱧ ᱜᱤᱫᱽᱨᱟᱹ ᱨᱮᱱ ᱢᱟᱥᱴᱟᱨ ᱵᱷᱤᱥᱚᱱ ᱦᱚᱸᱢ ᱧᱮᱞ ᱠᱚᱣᱟ ᱤᱱᱟᱹ ᱚᱛᱤᱨᱤᱠᱛᱚ ᱵᱷᱟᱵᱮ ᱠᱚ ᱠᱚᱨᱟᱣᱫᱟ ᱠᱤᱱᱛᱩ ᱚᱱᱟ ᱨᱮᱱᱟᱜ ᱯᱷᱚᱞᱮ ᱡᱮ ᱟᱠᱚᱣᱟᱜ ᱦᱚᱲᱢᱚ ᱨᱮ ᱪᱮᱫ ᱤᱯᱷᱮᱠᱴ ᱯᱟᱲᱟᱜ ᱠᱟᱱᱟ ᱵᱟᱝ ᱯᱟᱲᱟᱜ ᱠᱟᱱᱟ ᱚᱱᱟ ᱨᱮᱱᱟᱜ ᱥᱤᱠᱠᱷᱟ ᱠᱤᱱᱛᱩ ᱵᱟᱠᱚ ᱵᱩᱡᱷᱟᱹᱣᱫᱟ ᱟᱨ ᱡᱚᱠᱷᱚᱱ ᱠᱚ ᱵᱩᱡᱷᱟᱹᱣᱫᱟ ᱩᱱ ᱡᱚᱠᱷᱚᱱ ᱠᱤᱱᱛᱩ ᱟᱭᱢᱟ ᱠᱚ ᱦᱟᱨᱟ ᱪᱟᱵᱟᱜ ᱠᱟᱱᱟ ᱠᱟᱨᱚᱱ ᱡᱮ ᱴᱟᱭᱤᱢ ᱨᱮ ᱵᱩᱡᱷᱟᱹᱣ ᱨᱮᱱᱟᱜ ᱫᱚᱨᱠᱟᱨ ᱚᱱᱟ ᱴᱟᱭᱤᱢ ᱨᱮᱢᱟ ᱡᱟᱦᱟᱸᱭ ᱥᱟᱛᱮᱜ ᱜᱮᱠᱚ ᱫᱩᱲᱩᱵ ᱧᱟᱯᱟᱢᱚᱜ ᱠᱟᱱᱟ ᱮᱠᱮᱱ ᱚᱱᱟ ᱠᱚᱜᱮ ᱩᱞᱴᱟᱹ ᱯᱟᱞᱴᱟ ᱠᱟᱛᱷᱟ ᱟᱞᱳᱪᱚᱱᱟᱜ ᱠᱟᱱᱟ ᱛᱚ ᱪᱮᱫ ᱮ ᱪᱮᱫᱟ ᱩᱱᱤ ᱫᱚ ᱚᱸᱰᱮ ᱠᱷᱚᱡ ᱛᱟᱭ ᱵᱟᱨᱮ ᱵᱟᱨᱮ ᱛᱮᱜᱮᱧ ᱢᱮᱱᱫᱟ ᱡᱮ ᱡᱮ ᱡᱤᱱᱤᱥ ᱩᱠᱩ ᱨᱮᱱᱟᱜ ᱫᱚᱨᱠᱟᱨ ᱚᱱᱟ ᱫᱚᱵᱚᱱ ᱩᱠᱩᱭᱟ ᱟᱨ ᱡᱮ ᱡᱤᱱᱤᱥ ᱯᱨᱚᱠᱟᱥ ᱨᱮᱱᱟᱜ ᱫᱚᱨᱠᱟᱨ ᱚᱱᱟ ᱫᱚᱵᱚᱱ ᱯᱨᱚᱠᱟᱥ ᱟᱵᱚᱱ ᱠᱤᱱᱛᱩ ᱥᱚᱢᱯᱩᱨᱱᱚ ᱠᱤᱪᱷᱩ ᱵᱤᱯᱚᱨᱤᱛ ᱦᱩᱭᱩᱜ ᱠᱟᱱᱟ ᱥᱟᱨᱤᱨᱤᱠ ᱪᱮᱫ ᱥᱚᱢᱚᱥᱥᱟ ᱦᱩᱭᱩᱜᱼᱟ ᱢᱟᱱᱚᱥᱤᱠ ᱪᱮᱫ ᱥᱚᱢᱚᱥᱥᱟ ᱢᱮᱱᱟᱜᱼᱟ ᱡᱳᱱᱳ ᱨᱮᱱᱟᱜ ᱪᱮᱫ ᱥᱚᱢᱚᱥᱥᱟ ᱦᱩᱭᱩᱜᱼᱟ ᱚᱱᱟ ᱠᱚ ᱡᱤᱱᱤᱥ ᱛᱮᱫᱚ ᱵᱟᱵᱚᱱ ᱟᱞᱳᱪᱚᱱᱟᱭᱮᱫᱟ ᱚᱱᱟ ᱠᱚᱫᱚ ᱵᱚᱱ ᱩᱠᱩ ᱫᱚᱦᱚ ᱠᱟᱜ ᱠᱟᱱᱟ ᱟᱨ ᱡᱮ ᱡᱤᱱᱤᱥ ᱩᱠᱩ ᱨᱮᱱᱟᱜ ᱫᱚᱨᱠᱟᱨ ᱚᱱᱟ ᱠᱚᱫᱚ ᱟᱭᱢᱟ ᱵᱚᱱ ᱯᱨᱚᱠᱟᱥ ᱮᱫᱟ ᱜᱳᱴᱟ ᱦᱟᱸᱰᱮ ᱱᱟᱰᱮ ᱵᱚᱱ ᱟᱞᱳᱪᱚᱱᱟ ᱵᱟᱲᱟ ᱠᱟᱜ ᱠᱟᱱᱟ ᱮᱢᱚᱱ ᱪᱮᱫ ᱦᱩᱭᱩᱜ ᱠᱟᱱᱟ ᱢᱤᱫᱴᱮᱡ ᱠᱚᱲᱟ ᱥᱟᱵ ᱠᱟᱜ ᱟᱢ ᱜᱟᱨᱞ ᱯᱷᱨᱮᱱᱰ ᱵᱚᱭ ᱯᱷᱨᱮᱱᱰ ᱱᱚᱝᱠᱟ ᱥᱟᱵ ᱠᱟᱜ ᱢᱮ ᱢᱮᱱᱟᱜ ᱠᱚᱜᱮᱭᱟ ᱛᱮᱦᱮᱧ ᱜᱟᱯᱟ ᱛᱳ ᱩᱱᱠᱩ ᱚᱠᱟ ᱨᱮᱠᱚ ᱪᱤᱠᱟᱹᱜ ᱠᱟᱱᱟ ᱠᱚ ᱵᱟᱠᱚ ᱪᱤᱠᱟᱹᱜ ᱠᱟᱱᱟ ᱚᱱᱟ ᱟᱵᱟᱨ ᱵᱚᱱᱫᱷᱩ ᱴᱷᱮᱡ ᱠᱚ ᱟᱞᱳᱪᱚᱱᱟᱭᱮᱫᱟ ᱚᱸᱰᱮ ᱠᱷᱚᱡ ᱟᱵᱟᱨ ᱮᱴᱟᱜ ᱦᱚᱲ ᱠᱚ ᱟᱸᱡᱚᱢ ᱫᱟᱠᱚ ᱛᱳ ᱱᱤᱭᱟᱹ ᱠᱚ ᱡᱤᱱᱤᱥ ᱫᱚ ᱯᱟᱨᱥᱳᱱᱟᱞ ᱡᱤᱱᱤᱥ ᱠᱟᱱᱟ ᱱᱤᱭᱟᱹ ᱠᱚ ᱛᱳ ᱟᱞᱳᱪᱚᱱᱟ ᱨᱮᱱᱟᱜ ᱫᱚ ᱵᱤᱥᱚᱭ ᱫᱚ ᱵᱟᱝ ᱠᱟᱱᱟ ᱚᱛᱷᱚᱪᱚ ᱠᱚᱲᱟ ᱠᱚ ᱠᱩᱲᱤ ᱠᱚ ᱱᱤᱭᱟᱹ ᱠᱚ ᱱᱤᱭᱮ ᱜᱮᱠᱚ ᱟᱞᱳᱪᱚᱱᱟᱭᱮᱫᱟ ᱚᱠᱚᱭ ᱴᱷᱮᱡ ᱤᱧ ᱪᱟᱞᱟᱣᱱᱟ ᱵᱟᱹᱧ ᱪᱟᱞᱟᱣᱱᱟ ᱱᱤᱭᱟᱹ ᱠᱚᱫᱚ ᱩᱠᱩ ᱨᱮᱱᱟᱜ ᱫᱚᱨᱠᱟᱨ ᱯᱟᱨᱥᱳᱱᱟᱞ ᱡᱤᱱᱤᱥ ᱠᱟᱱᱟ ᱱᱤᱭᱟᱹ ᱠᱚᱫᱚ ᱵᱟᱵᱚᱱ ᱟᱞᱳᱪᱚᱱᱟᱭᱟ ᱠᱤᱱᱛᱩ ᱡᱮᱴᱟ ᱟᱞᱳᱪᱚᱱᱟ ᱨᱮᱱᱟᱜ ᱫᱚᱨᱠᱟᱨ ᱚᱱᱟ ᱫᱚ ᱟᱵᱟᱨ ᱩᱠᱩᱜ ᱠᱟᱱᱟ ᱞᱟᱹᱴᱩ ᱵᱟᱵᱟ ᱦᱚᱲ ᱠᱚᱦᱚᱸ ᱡᱩᱫᱤ ᱵᱚᱱ ᱧᱮᱞ ᱠᱚ ᱠᱷᱟᱱ ᱱᱤᱭᱟᱹ ᱡᱳᱱ ᱨᱮᱱᱟᱜ ᱪᱮᱫ ᱥᱚᱢᱚᱥᱥᱟ ᱦᱩᱭᱩᱜᱼᱟ ᱠᱚᱲᱟ ᱜᱤᱫᱽᱨᱟᱹᱣᱟᱜ ᱵᱟᱝ ᱦᱩᱭ ᱵᱟᱲᱟᱜᱼᱟ ᱥᱮ ᱡᱟᱦᱟᱸᱭ ᱠᱚᱣᱟᱜ ᱜᱮ ᱱᱤᱭᱟᱹ ᱠᱚ ᱱᱤᱭᱮ ᱫᱚ ᱵᱟᱠᱚ ᱟᱞᱳᱪᱚᱱᱟᱭᱟ ᱦᱟᱱᱮ ᱟᱡ ᱵᱟᱹᱦᱩ ᱥᱟᱛᱮ ᱚᱠᱚᱭᱴᱟᱜ ᱱᱟᱨᱟᱡᱤᱜ ᱠᱟᱱᱟᱭ ᱪᱮᱠᱟᱜ ᱠᱟᱱᱟᱭ ᱵᱟᱭ ᱪᱮᱠᱟᱜ ᱠᱟᱱᱟ ᱛᱤᱱ ᱡᱚᱠᱷᱚᱱ ᱪᱮᱠᱟᱭᱮᱫᱮ ᱠᱟᱱᱟᱭ ᱵᱟᱭ ᱪᱮᱠᱟᱭᱮᱫᱮ ᱠᱟᱱᱟᱭ ᱱᱤᱭᱟᱹ ᱠᱚ ᱱᱤᱭᱮ ᱫᱚ ᱟᱵᱟᱨ ᱟᱨᱟᱢ ᱥᱮ ᱢᱚᱡᱽ ᱛᱮ ᱜᱚᱞᱯᱚᱭᱮᱫᱟ ᱛᱟᱭ ᱚᱠᱟ ᱠᱚ ᱵᱤᱥᱚᱭ ᱱᱤᱭᱮ ᱨᱚᱲ ᱨᱮᱱᱟᱜ ᱤᱧ ᱪᱮᱥᱴᱟᱭᱮᱫᱟ ᱡᱮ ᱚᱱᱟ ᱠᱚᱫᱚ ᱯᱮ ᱵᱩᱡᱷᱟᱹᱣ ᱧᱟᱢᱮᱫ ᱠᱟᱱ ᱜᱮᱭᱟ ᱛᱚ ᱱᱤᱭᱟᱹ ᱠᱟᱛᱷᱟ ᱜᱤᱧ ᱢᱮᱱᱟ ᱡᱮ ᱡᱤᱱᱤᱥ ᱟᱵᱚᱣᱟᱜ ᱩᱠᱩ ᱨᱮᱱᱟᱜ ᱫᱚᱨᱠᱟᱨ ᱚᱱᱟ ᱫᱚ ᱩᱠᱩ ᱜᱮᱵᱚᱱ ᱫᱚᱦᱚᱭᱟ ᱡᱟᱦᱟᱸᱭ ᱮᱴᱟᱜ ᱴᱷᱮᱡ ᱦᱚᱲ ᱴᱷᱮᱡ ᱫᱚ ᱯᱨᱚᱠᱟᱥ ᱨᱮᱱᱟᱜ ᱫᱚ ᱫᱚᱨᱠᱟᱨ ᱵᱟᱝ ᱠᱟᱱᱟ ᱚᱱᱟ ᱫᱚ ᱯᱟᱨᱥᱚᱱᱟᱞ ᱡᱤᱱᱤᱥ ᱠᱟᱱᱟ ᱠᱤᱱᱛᱩ ᱱᱚᱜᱼᱚᱭ ᱡᱮ ᱢᱤᱫᱴᱮᱡ ᱨᱩᱣᱟᱹ ᱦᱟᱹᱥᱩ ᱨᱮᱱᱟᱜ ᱠᱟᱨᱚᱱ ᱛᱤᱦᱤᱧ ᱱᱤᱭᱟᱹ ᱡᱳᱱᱳ ᱵᱤᱥᱚᱭ ᱛᱮ ᱡᱩᱫᱤ ᱟᱵᱚ ᱥᱚᱪᱮᱛᱚᱱ ᱵᱟᱵᱚᱱ ᱫᱚᱦᱚᱭ ᱠᱷᱟᱡ ᱦᱚᱲᱢᱚ ᱨᱮ ᱟᱭᱢᱟ ᱠᱤᱪᱷᱩ ᱜᱷᱟᱴᱛᱤ ᱦᱩᱭᱩᱜ ᱠᱟᱱᱟ ᱡᱟᱨ ᱯᱷᱚᱞᱮ ᱠᱤᱱᱛᱩ ᱟᱭᱢᱟ ᱨᱚᱠᱚᱢ ᱚᱥᱩᱠ ᱯᱚᱨᱚᱵᱚᱨᱛᱤ ᱯᱷᱮᱥ ᱞᱟᱜᱟᱣ ᱵᱚᱱ ᱠᱟᱱᱟ ᱟᱵᱚᱣᱟᱜ ᱦᱚᱲᱢᱚ ᱨᱮ ᱠᱤᱱᱛᱩ ᱛᱮᱭᱟᱨᱚᱜ ᱠᱟᱱᱟ ᱠᱩᱲᱤ ᱜᱤᱫᱽᱨᱟᱹ ᱦᱳᱠ ᱠᱚᱲᱟ ᱜᱤᱫᱽᱨᱟᱹ ᱦᱳᱠ ᱟᱭᱢᱟ ᱥᱚᱢᱚᱥᱥᱟ ᱠᱤᱱᱛᱩ ᱯᱚᱨᱚᱵᱚᱨᱛᱤ ᱦᱤᱡᱩᱜ ᱠᱟᱱᱟ ᱠᱤᱱᱛᱩ ᱱᱤᱭᱟᱹ ᱠᱚ ᱡᱤᱱᱤᱥ ᱫᱚ ᱵᱟᱵᱚᱱ ᱤᱜᱽᱱᱳᱨᱟ ᱱᱤᱭᱟᱹ ᱠᱚ ᱱᱤᱭᱮ ᱫᱚ ᱟᱵᱚᱣᱟᱜ ᱟᱞᱳᱪᱚᱱᱟ ᱫᱚᱨᱠᱟᱨ ᱟᱨ ᱚᱠᱟ ᱪᱮᱫ ᱦᱤᱥᱟᱹᱵ ᱵᱚᱱ ᱟᱞᱳᱪᱚᱱᱟᱭᱟ ᱚᱱᱟ ᱠᱚᱫᱚ ᱡᱚᱛᱚ ᱦᱚᱲ ᱜᱮᱵᱚᱱ ᱵᱟᱲᱟᱭᱟ ᱠᱤᱱᱛᱩ ᱵᱚᱱ ᱩᱠᱩᱭᱫᱟ ᱚᱱᱟ ᱠᱚ ᱡᱤᱱᱤᱥ ᱫᱚ ᱚᱱᱟ ᱠᱚᱫᱚ ᱩᱠᱩ ᱨᱮᱱᱟᱜ ᱫᱚ ᱵᱟᱵᱚᱱ ᱪᱮᱥᱴᱟᱭᱟ ᱥᱮᱠᱥ ᱨᱮᱱᱟᱜ ᱡᱮ ᱥᱤᱠᱠᱷᱟ ᱢᱮᱱᱟᱜᱼᱟ ᱚᱱᱟ ᱫᱚ ᱯᱨᱚᱛᱮᱠᱴᱤ ᱦᱚᱲ ᱜᱮ ᱮᱢ ᱨᱮᱱᱟᱜ ᱵᱚᱱ ᱪᱮᱥᱴᱟᱭᱟ ᱛᱮᱦᱮᱧ ᱡᱮ ᱵᱚᱭᱮᱥ ᱨᱮ ᱡᱟᱦᱟᱸᱭ ᱡᱮ ᱡᱤᱱᱤᱥᱮ ᱯᱷᱮᱥᱫᱟ ᱚᱱᱟ ᱥᱚᱦᱚᱡᱮ ᱩᱱᱤ ᱫᱷᱳᱨᱡᱳ ᱡᱟᱛᱮ ᱵᱟᱭ ᱟᱫᱽ ᱩᱱᱤ ᱥᱟᱦᱟᱡᱽᱡᱳᱭᱮᱭᱟ ᱵᱚᱱ ᱚᱱᱟ ᱥᱚᱢᱚᱱᱫᱷᱮ ᱢᱚᱡᱽ ᱛᱮᱵᱚᱱ ᱨᱚᱲᱟᱭᱟ ᱡᱮ ᱱᱤᱭᱟᱹ ᱵᱚᱭᱮᱥ ᱨᱮ ᱟᱢᱟᱜ ᱪᱮᱫ ᱪᱮᱫ ᱦᱩᱭᱩᱜ ᱠᱟᱱ ᱛᱟᱢᱟ ᱵᱟᱝ ᱦᱩᱭᱩᱜ ᱠᱟᱱ ᱛᱟᱢᱟ ᱪᱮᱫ ᱥᱚᱢᱚᱥᱥᱟ ᱩᱫᱩᱜ ᱛᱟᱢᱟ ᱪᱮᱫ ᱥᱚᱢᱚᱥᱥᱟ ᱩᱫᱩᱜᱚᱜ ᱠᱟᱱ ᱛᱟᱢᱟ ᱪᱮᱫ ᱞᱚᱠᱠᱷᱚᱱ ᱦᱩᱭᱩᱜ ᱠᱟᱱ ᱛᱟᱢᱟ ᱱᱤᱭᱟᱹ ᱠᱚ ᱱᱤᱭᱮ ᱢᱤᱫᱴᱮᱱ ᱥᱟᱦᱚᱥ ᱵᱚᱱ ᱮᱢᱟᱣᱟᱭᱟ ᱡᱟᱛᱮ ᱱᱤᱭᱟᱹ ᱡᱤᱱᱤᱥ ᱵᱟᱠᱚ ᱜᱩᱱᱟᱹᱱᱚᱜ ᱡᱮ ᱤᱧ ᱥᱚᱸᱜᱮ ᱜᱮ ᱪᱮᱫ ᱞᱟᱹᱜᱤᱫ ᱦᱩᱭᱩᱜ ᱠᱟᱱᱟ

ᱛᱤᱱᱟᱹᱜ ᱱᱤᱭᱟᱹ ᱥᱟᱶᱛᱟᱞ ᱥᱚᱢᱟᱡᱽ ᱨᱮ ᱛᱤᱱᱟᱹᱜ ᱦᱚᱲ ᱢᱮᱱᱟᱜ ᱠᱚᱣᱟ ᱡᱮ ᱱᱤᱭᱟᱹ ᱥᱤᱠᱠᱷᱟ ᱱᱤᱭᱮ ᱠᱚ ᱨᱚᱲ ᱫᱟᱠᱚ ᱢᱤᱫᱴᱮᱱ ᱠᱩᱲᱤ ᱜᱤᱫᱽᱨᱟᱹ ᱡᱚᱠᱷᱚᱱ ᱯᱤᱨᱤᱭᱳᱰᱥ ᱦᱩᱭᱩᱜ ᱠᱟᱱ ᱛᱟᱭᱟ ᱚᱱᱟ ᱱᱤᱭᱮ ᱛᱤᱱᱟᱹᱜ ᱦᱚᱲ ᱮᱴᱟᱜ ᱦᱚᱲ ᱢᱚᱡᱽ ᱛᱮᱵᱚᱱ ᱥᱚᱪᱮᱛᱚᱱᱮᱫ ᱠᱚᱣᱟ ᱵᱟᱵᱚᱱ ᱥᱚᱪᱮᱛᱚᱱᱮᱫ ᱠᱚᱣᱟ ᱟᱵᱚ ᱫᱚ ᱮᱠᱮᱱ ᱩᱞᱴᱟᱹ ᱯᱟᱞᱴᱟ ᱜᱚᱞᱯᱚ ᱱᱤᱭᱟᱹ ᱠᱚ ᱱᱤᱭᱮ ᱜᱮ ᱵᱮᱥᱛᱚ ᱠᱚ ᱛᱟᱦᱮᱱ ᱠᱟᱱᱟ ᱯᱨᱚᱛᱤᱴᱤ ᱦᱚᱲ ᱴᱷᱮᱱ ᱜᱤᱧ ᱢᱮᱱᱟ ᱡᱮ ᱪᱮᱫ ᱡᱤᱱᱤᱥ ᱨᱚᱲ ᱨᱮᱱᱟᱜ ᱤᱧ ᱪᱮᱥᱴᱟᱭᱮᱫᱟ ᱚᱱᱟ ᱫᱚ ᱡᱚᱛᱚ ᱦᱚᱲ ᱜᱮᱯᱮ ᱵᱟᱲᱟᱭᱟ ᱡᱮ ᱥᱤᱠᱠᱷᱟ ᱟᱵᱚᱣᱟᱜ ᱞᱟᱹᱭ ᱨᱮᱱᱟᱜ ᱫᱚᱨᱠᱟᱨ ᱥᱮ ᱥᱤᱠᱠᱷᱟ ᱨᱮᱱᱟᱜ ᱚᱱᱟ ᱫᱚ ᱟᱵᱚ ᱢᱚᱡᱽ ᱛᱮᱜᱮ ᱵᱚᱱ ᱨᱚᱲᱟ ᱯᱨᱚᱛᱮᱠᱴᱤ ᱦᱚᱲ ᱴᱷᱮᱱ ᱯᱚᱡᱮᱴᱤᱵᱽ ᱥᱟᱛᱮ ᱜᱮᱵᱚᱱ ᱜᱚᱞᱯᱚᱭᱟ ᱡᱟᱛᱮ ᱢᱤᱫᱴᱮᱱ ᱦᱚᱲ ᱚᱥᱚᱪᱮᱛᱚᱱ ᱠᱟᱨᱚᱱ ᱛᱮ ᱟᱠᱚᱣᱟᱜ ᱦᱚᱲᱢᱚ ᱨᱮ ᱥᱚᱢᱚᱥᱥᱟ ᱡᱟᱛᱮ ᱵᱟᱝ ᱛᱮᱭᱟᱨᱚᱜ ᱱᱤᱭᱟᱹ ᱠᱚ ᱡᱤᱱᱤᱥ ᱱᱤᱭᱮ ᱠᱤᱱᱛᱩ ᱵᱚᱱ ᱢᱮᱛᱟ ᱠᱚᱣᱟ ᱟᱨ ᱡᱮ ᱡᱤᱱᱤᱥ ᱡᱟᱛᱮ ᱵᱟᱝ ᱵᱷᱟᱭᱨᱟᱞᱚᱜ ᱵᱟᱝ ᱞᱟᱹᱭ ᱨᱮᱱᱟᱜ ᱩᱪᱤᱛ ᱯᱟᱨᱥᱚᱱᱟᱞ ᱥᱮᱠᱥ ᱡᱮ ᱠᱚ ᱠᱚᱨᱟᱣ ᱫᱟᱠᱚ ᱚᱱᱟ ᱠᱚᱫᱚ ᱩᱠᱩ ᱜᱮᱵᱚᱱ ᱫᱚᱦᱚᱭᱟ ᱪᱮᱫ ᱦᱚᱸ ᱫᱚᱨᱠᱟᱨ ᱵᱟᱹᱱᱩᱜᱼᱟ ᱚᱠᱚᱭ ᱨᱚᱲ ᱦᱚᱸ ᱵᱟᱝ ᱫᱚᱨᱠᱟᱨᱚᱜᱼᱟ ᱟᱢ ᱡᱤᱱᱤᱥ ᱠᱟᱫᱟᱢ ᱟᱪᱪᱷᱟ ᱟᱢ ᱡᱟᱦᱟᱸᱭ ᱥᱟᱛᱮᱢ ᱧᱟᱯᱟᱢ ᱠᱟᱱᱟ ᱧᱟᱯᱟᱢ ᱠᱟᱱᱟᱢ ᱟᱢ ᱴᱷᱮᱱ ᱜᱮ ᱫᱚᱦᱚ ᱠᱟᱜ ᱟᱢ ᱫᱚᱨᱠᱟᱨ ᱵᱟᱹᱱᱩᱜᱼᱟ ᱮᱴᱟᱜ ᱦᱚᱲ ᱴᱷᱮᱱ ᱨᱚᱲ ᱚᱱᱟ ᱠᱚ ᱡᱤᱱᱤᱥ ᱵᱚᱱ ᱩᱠᱩᱭᱟ ᱠᱤᱱᱛᱩ ᱡᱮᱴᱟ ᱥᱤᱠᱠᱷᱟ ᱠᱟᱱᱟ ᱚᱱᱟ ᱡᱤᱱᱤᱥ ᱫᱚ ᱯᱨᱚᱠᱟᱥ ᱨᱮᱜᱮ ᱵᱚᱱ ᱨᱚᱲᱟ ᱵᱟᱵᱚᱱ ᱩᱠᱩᱭᱟ ᱯᱨᱚᱛᱮᱠᱴᱤ ᱦᱚᱲᱜᱮ